ᱛᱚ ᱜᱟᱛᱮ ᱠᱚ ᱚᱱᱠᱟ ᱱᱤᱭᱩᱡᱽ ᱛᱮ ᱠᱚᱭ ᱟᱯᱰᱮᱴ ᱦᱚᱸ ᱵᱟᱹᱧ ᱮᱢ ᱫᱟᱲᱮᱭᱟᱯᱮ ᱠᱟᱱᱟ ᱦᱮᱸᱥᱮ ᱛᱚ ᱚᱱᱟ ᱞᱟᱹᱜᱤᱫ ᱤᱠᱟᱹᱧ ᱠᱷᱚᱡᱚᱜᱼᱟ ᱛᱚ ᱜᱟᱛᱮ ᱠᱚ ᱛᱮᱦᱮᱧ ᱫᱚ ᱦᱩᱭᱩᱜ ᱠᱟᱱᱟ ᱥᱟᱹᱜᱩᱱ ᱥᱟᱠᱨᱟᱛ ᱛᱮᱦᱮᱧ ᱫᱚ ᱯᱟᱨᱟᱵᱽ ᱠᱟᱱᱟ ᱥᱟᱠᱨᱟᱛ ᱯᱟᱨᱟᱵᱽ ᱠᱟᱱᱟ ᱟᱨ ᱛᱮᱦᱮᱧ ᱦᱟᱸᱜ ᱚᱱᱠᱟ ᱦᱟᱸᱜ ᱵᱷᱤᱰᱤᱭᱳ ᱟᱹᱜᱩ ᱨᱮᱱᱟᱜ ᱤᱧ ᱠᱳᱥᱤᱥᱮᱜᱼᱟ ᱜᱟᱯᱟ ᱢᱮᱭᱟᱝ ᱦᱮᱸᱥᱮ ᱛᱮᱦᱮᱧ ᱫᱚ ᱥᱟᱹᱜᱩᱱ ᱥᱟᱠᱨᱟᱛ ᱠᱟᱱᱟ ᱛᱚ ᱡᱚᱛᱚ ᱦᱚᱲ ᱠᱚ ᱤᱧ ᱯᱟᱦᱴᱟ ᱥᱮᱫ ᱠᱷᱚᱱᱟᱜ ᱥᱟᱹᱜᱩᱱ ᱥᱟᱠᱨᱟᱛ ᱟᱨ ᱟᱭ ᱦᱳᱯ ᱡᱚᱛᱚ ᱦᱚᱲ ᱱᱟᱯᱟᱭ ᱜᱮ ᱢᱮᱱᱟᱜ ᱯᱮ ᱤᱧ ᱦᱚᱸ ᱱᱟᱯᱟᱭ ᱜᱮ ᱢᱮᱱᱟᱜ ᱟᱠᱟᱫ ᱫᱤᱧᱟ ᱦᱮᱸᱥᱮ ᱟᱨ ᱛᱮᱦᱮᱧ ᱫᱚ ᱯᱟᱨᱟᱵᱽ ᱠᱟᱱ ᱜᱮᱭᱟ ᱛᱚ ᱚᱱᱠᱟ ᱜᱮ ᱯᱟᱨᱟᱵᱽ ᱠᱚ ᱯᱤᱴᱷᱟᱹ ᱠᱚ ᱡᱚᱢ ᱵᱟᱲᱟ ᱦᱩᱭᱩᱜ ᱠᱟᱱᱟ ᱟᱨ ᱵᱮᱱᱟᱣ ᱵᱟᱲᱟ ᱦᱩᱭᱩᱜ ᱠᱟᱱᱟ ᱟᱹᱰᱤ ᱨᱟᱹᱥᱠᱟᱹ ᱜᱮ ᱦᱮᱸᱥᱮ ᱛᱚ ᱦᱟᱨᱮᱠ ᱥᱮᱨᱢᱟ ᱜᱮ ᱱᱚᱣᱟ ᱢᱟ ᱥᱟᱠᱨᱟᱛ ᱵᱚᱱ ᱢᱟᱱᱟᱣᱟ ᱦᱮᱸᱥᱮ ᱟᱨ ᱟᱯᱮ ᱦᱚᱸ ᱛᱤᱥ ᱯᱮ ᱢᱟᱱᱟᱣ ᱠᱮᱜᱼᱟ ᱛᱚ ᱟᱭ ᱦᱳᱯ ᱛᱮᱦᱮᱧ ᱜᱮᱯᱮ ᱢᱟᱱᱟᱣᱮᱜᱼᱟ ᱱᱟᱦᱟᱜ ᱢᱟᱱᱮ ᱛᱮᱦᱮᱧ ᱪᱳᱫᱟ ᱛᱟᱹᱨᱤᱠᱷ ᱠᱟᱱᱟ ᱦᱮᱸᱥᱮ ᱛᱚ ᱟᱭ ᱦᱳᱯ ᱡᱚᱛᱚ ᱦᱚᱲ ᱛᱮᱦᱮᱧ ᱜᱮᱵᱚᱱ ᱢᱟᱱᱟᱣᱮᱜᱼᱟ ᱛᱚ ᱟᱨ ᱡᱩᱫᱤ ᱮᱴᱟᱜ ᱫᱤᱱ ᱯᱮ ᱢᱟᱱᱟᱣᱮᱫ ᱠᱷᱟᱱ ᱠᱟᱢᱮᱱᱴ ᱟᱛᱮ ᱡᱟᱹᱨᱩᱲ ᱞᱟᱹᱭ ᱛᱟᱵᱚᱱ ᱯᱮ ᱟᱨ ᱪᱮᱫ ᱞᱮᱠᱟ ᱢᱮᱱᱟᱜ ᱯᱮᱭᱟ ᱚᱱᱟ ᱦᱚᱸ ᱞᱟᱹᱭ ᱛᱟᱨᱟᱭ ᱛᱟᱵᱚᱱ ᱯᱮ ᱠᱟᱢᱮᱱᱴ ᱨᱮ ᱦᱮᱸᱥᱮ ᱛᱚ ᱟᱹᱰᱤ ᱫᱤᱱ ᱯᱚᱨᱮ ᱱᱟᱦᱟᱜ ᱵᱷᱤᱰᱤᱭᱳ ᱦᱤᱡᱩᱜ ᱠᱟᱱ ᱛᱟᱵᱚᱱᱟ ᱱᱚᱣᱟ ᱫᱚ ᱠᱟᱨᱤᱵ ᱠᱟᱨᱤᱵ ᱮᱠ ᱢᱟᱹᱦᱤᱱᱟᱹ ᱱᱟᱦᱟᱜ ᱦᱩᱭᱩᱜ ᱠᱟᱱ ᱞᱟᱹᱜᱤᱫ ᱢᱟᱱᱮ ᱞᱟᱜᱽᱵᱷᱟᱜᱽ ᱦᱩᱭᱩᱜ ᱞᱟᱹᱜᱤᱫ ᱱᱟᱦᱟᱜ ᱠᱟᱹᱴᱤᱡ ᱠᱟᱹᱴᱤᱡ ᱵᱟᱝ ᱦᱩᱭ ᱟᱠᱟᱱᱟ ᱦᱮᱸᱥᱮ ᱛᱚ ᱱᱤᱭᱩᱡᱽ ᱠᱚ ᱛᱟᱵᱚᱱ ᱱᱟᱦᱟᱜ ᱦᱤᱡᱩᱜᱼᱟ ᱟᱯᱰᱮᱴ ᱠᱚ ᱟᱹᱰᱤ ᱱᱟᱯᱟᱭ ᱱᱟᱯᱟᱭᱟᱜ ᱛᱚ ᱟᱯᱮ ᱱᱚᱣᱟ ᱪᱮᱱᱮᱞ ᱨᱮ ᱡᱩᱫᱤ ᱱᱟᱣᱟ ᱜᱮᱭᱟ ᱯᱮ ᱱᱟᱦᱟᱜ ᱥᱟᱵᱥᱠᱨᱟᱭᱤᱵ ᱫᱚᱦᱚ ᱠᱟᱜ ᱯᱮ ᱟᱨ ᱢᱟᱲᱟᱝ ᱠᱷᱚᱱᱟᱜ ᱡᱟᱦᱟᱸᱭ ᱠᱚᱯᱮ ᱥᱟᱵᱥᱠᱨᱟᱭᱤᱵ ᱟᱠᱟᱫᱼᱟ ᱛᱚ ᱩᱱᱠᱩ ᱟᱹᱰᱤ ᱟᱹᱰᱤ ᱥᱟᱨᱦᱟᱣᱤᱧ ᱮᱢᱟ ᱠᱚᱣᱟ ᱦᱮᱸᱥᱮ ᱟᱨ ᱛᱚ ᱴᱷᱤᱠ ᱜᱮᱭᱟ ᱛᱚ ᱱᱚᱜᱼᱚᱭ ᱯᱮ ᱧᱮᱞ ᱫᱟᱲᱮᱭᱟᱜ ᱠᱟᱱ ᱜᱮᱭᱟ ᱱᱚᱜᱼᱚᱭ ᱱᱚᱰᱮ ᱱᱤᱛᱚᱜ ᱢᱮᱱᱟᱜᱼᱟ ᱯᱤᱴᱷᱟᱹ ᱡᱤᱞ ᱞᱮᱴᱚ ᱟᱨ ᱱᱤᱛᱚᱜ ᱤᱧ ᱡᱚᱢ ᱞᱟᱹᱜᱤᱫ ᱱᱟᱦᱟᱜ ᱟᱨ ᱛᱚ ᱜᱟᱛᱮ ᱯᱮ ᱧᱮᱞ ᱫᱟᱲᱮᱭᱟᱜ ᱠᱟᱱᱟ ᱱᱚᱜᱼᱚᱭ ᱛᱚᱨᱟ ᱞᱮᱴᱚ ᱢᱮᱱᱟᱜᱼᱟ ᱱᱚᱜᱼᱚᱭ ᱛᱚᱨᱟ ᱯᱤᱴᱷᱟᱹ ᱜᱩᱲ ᱯᱤᱴᱷᱟᱹ ᱟᱨ ᱱᱚᱣᱟ ᱫᱚ ᱡᱤᱞ ᱯᱤᱴᱷᱟᱹ ᱠᱟᱱᱟ ᱛᱚ ᱱᱤᱛᱚᱜ ᱤᱧ ᱡᱚᱢᱟ ᱱᱟᱦᱟᱜ ᱟᱨ ᱱᱚᱝᱠᱟ ᱜᱮ ᱯᱟᱨᱟᱵᱽ ᱢᱟᱱᱟᱣ ᱦᱩᱭᱩᱜ ᱠᱟᱱᱟ ᱟᱨ ᱛᱚ ᱴᱷᱤᱠ ᱜᱮᱭᱟ ᱜᱟᱛᱮ ᱠᱚ ᱛᱚ ᱴᱷᱤᱠ ᱜᱮᱭᱟ ᱜᱟᱛᱮ ᱠᱚ ᱱᱤᱛᱚᱜ ᱤᱧ ᱡᱚᱢᱟ ᱱᱚᱣᱟ